ᱥᱟᱱᱟᱢ ᱠᱚ ᱡᱚᱦᱟᱨ ᱱᱚᱣᱟ ᱛᱮᱦᱮᱧᱟᱜ ᱵᱷᱤᱰᱤᱭᱳ ᱨᱮ ᱠᱞᱤᱠ ᱠᱷᱟᱹᱛᱤᱨ ᱥᱮ ᱛᱮᱦᱮᱧᱟᱜ ᱵᱷᱤᱰᱤᱭᱳ ᱧᱮᱞ ᱠᱷᱟᱹᱛᱤᱨ ᱛᱚ ᱫᱤᱱᱟᱹᱢ ᱫᱤᱱ ᱞᱟᱜᱮ ᱟᱨᱦᱚᱸ ᱛᱮᱦᱮᱧ ᱦᱚᱸ ᱢᱤᱫ ᱱᱟᱣᱟ ᱵᱷᱤᱰᱤᱭᱳ ᱠᱟᱛᱮ ᱟᱯᱮ ᱠᱚ ᱥᱟᱢᱟᱝ ᱨᱮ ᱦᱮᱡ ᱥᱮᱴᱮᱨ ᱟᱠᱟᱱᱟ ᱱᱚᱣᱟ ᱦᱮᱢᱵᱨᱚᱢ ᱵᱟᱠᱷᱚᱞ ᱤᱭᱩᱴᱩᱵᱽ ᱪᱮᱱᱮᱞ ᱛᱟᱞᱟᱛᱮ ᱤᱧ ᱜᱮ ᱠᱟᱱᱩᱨᱟᱢ ᱦᱮᱢᱵᱨᱚᱢ ᱛᱚ ᱢᱟ ᱮᱱᱠᱷᱟᱱ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱮᱛᱚᱦᱚᱵ ᱢᱟᱲᱟᱝ ᱨᱮ ᱥᱟᱱᱟᱢ ᱠᱚᱴᱷᱮᱱ ᱜᱮ ᱫᱤᱱᱟᱹᱢ ᱫᱤᱱ ᱞᱟᱹᱜᱤᱫ ᱟᱨᱫᱟᱥ ᱛᱟᱦᱮᱱ ᱠᱟᱱᱟ ᱛᱮᱦᱮᱧ ᱡᱟᱦᱟᱸᱭ ᱱᱚᱣᱟ ᱤᱧᱟᱹᱜ ᱤᱭᱩᱴᱩᱵᱽ ᱪᱮᱱᱮᱞ ᱨᱮ ᱯᱟᱹᱭᱞᱟᱹ ᱯᱮ ᱵᱚᱞᱚ ᱟᱠᱟᱱᱟ ᱟᱨ ᱚᱞᱛᱮ ᱥᱟᱵᱥᱠᱨᱤᱯ ᱵᱟᱴᱚᱱ ᱨᱮ ᱥᱟᱵᱥᱠᱨᱤᱯ ᱛᱟᱵᱚᱱ ᱯᱮ ᱟᱨ ᱥᱟᱭᱤᱰ ᱨᱮᱱᱟᱜ ᱜᱷᱚᱱᱴᱤ ᱨᱮᱱᱟᱜ ᱵᱮᱞ ᱟᱭᱠᱚᱱ ᱦᱚᱸ ᱡᱚᱴᱮᱫ ᱛᱚᱨᱟ ᱛᱟᱵᱚᱱ ᱯᱮ ᱚᱱᱟ ᱯᱮ ᱠᱚᱨᱟᱣ ᱞᱮᱠᱷᱟᱱ ᱜᱮ ᱟᱯᱮ ᱯᱷᱨᱤ ᱛᱮ ᱵᱤᱱᱟᱹ ᱯᱩᱭᱥᱟᱹ ᱛᱮ ᱡᱟᱦᱟᱸ ᱛᱤᱱᱟᱹᱜ ᱜᱟᱱ ᱜᱮ ᱵᱷᱤᱰᱤᱭᱳᱧ ᱟᱯᱞᱳᱰᱟ ᱟᱯᱮ ᱫᱤᱱᱟᱹᱢ ᱫᱤᱱ ᱚᱱᱟ ᱨᱮᱱᱟᱜ ᱟᱯᱰᱮᱴ ᱥᱟᱨᱟ ᱜᱷᱟᱹᱲᱤ ᱯᱮ ᱧᱟᱢ ᱛᱟᱵᱚᱱᱟ ᱛᱚ ᱢᱮᱱᱠᱷᱟᱱ ᱡᱟᱦᱟᱸ ᱞᱮᱠᱟ ᱠᱤᱪᱷᱩ ᱫᱤᱱ ᱞᱟᱦᱟᱨᱮ ᱤᱧ ᱠᱤᱪᱷᱩ ᱱᱟᱣᱟ ᱟᱵᱚ ᱥᱟᱱᱛᱟᱞᱤ ᱡᱤᱠᱮ ᱠᱚ ᱤᱫᱤ ᱠᱟᱛᱮᱫ ᱱᱤᱝᱠᱟᱱᱟᱜ ᱠᱤᱪᱷᱩ ᱤᱫᱤ ᱠᱟᱛᱮᱫ ᱠᱤᱪᱷᱩ ᱴᱨᱤᱯᱥ ᱤᱧ ᱥᱮᱭᱟᱨᱮᱫ ᱛᱟᱵᱚᱱ ᱛᱟᱦᱮᱸᱫ ᱦᱮᱸᱥᱮ ᱴᱷᱤᱠ ᱚᱱᱠᱟᱱ ᱫᱷᱚᱨᱚᱱᱟᱜ ᱜᱮ ᱛᱮᱦᱮᱧ ᱦᱚᱸ ᱢᱤᱫ ᱱᱟᱣᱟ ᱴᱨᱤᱯᱥ ᱟᱯᱮ ᱠᱚᱴᱷᱮᱱ ᱟᱹᱜᱩ ᱟᱹᱜᱩ ᱠᱟᱛᱮᱧ ᱦᱮᱡ ᱥᱮᱴᱮᱨ ᱟᱠᱟᱱᱟ ᱛᱚ ᱱᱚᱣᱟ ᱟᱯᱮ ᱠᱚᱴᱷᱮᱱ ᱞᱟᱹᱭ ᱥᱚᱫᱚᱨ ᱞᱟᱹᱜᱤᱫ ᱮᱸ ᱛᱤᱱᱟᱹᱜ ᱴᱟ ᱱᱟᱯᱟᱭᱚᱜᱼᱟ ᱵᱟᱝ ᱱᱟᱯᱟᱭᱚᱜᱼᱟ ᱚᱱᱟ ᱫᱚ ᱦᱟᱸᱜ ᱵᱷᱤᱰᱤᱭᱳ ᱧᱮᱞ ᱠᱟᱛᱮᱫ ᱮᱸ ᱟᱯᱮ ᱞᱟᱹᱭᱟᱹᱧ ᱛᱟᱵᱚᱱ ᱯᱮ᱾ ᱮᱸ ᱛᱚ ᱢᱟ ᱮᱱᱠᱷᱟᱱ ᱮᱸ ᱮᱛᱚᱦᱚᱵ ᱞᱮᱜᱮ ᱵᱚᱱ ᱮᱸ ᱛᱮᱦᱮᱧᱟᱜ ᱱᱟᱣᱟ ᱥᱟᱱᱛᱟᱞᱤ ᱡᱤᱠᱮ ᱥᱮ ᱮᱸ ᱡᱟᱦᱟᱸ ᱴᱤᱯᱥ ᱮᱱ ᱴᱤᱯ ᱡᱟᱦᱟᱸ ᱞᱮᱠᱟ ᱮᱢ ᱦᱩᱭᱩᱜ ᱠᱟᱱ ᱛᱟᱦᱮᱸᱜ ᱱᱚᱣᱟ ᱠᱚ ᱤᱫᱤ ᱠᱟᱛᱮᱜ ᱥᱮ ᱩᱭᱦᱟᱹᱨ ᱫᱚᱦᱚ ᱞᱟᱹᱜᱤᱫ ᱛᱮ ᱢᱤᱫᱴᱟᱝ ᱱᱟᱣᱟᱧ ᱟᱹᱜᱩ ᱟᱠᱟᱫᱟ ᱮᱸ ᱛᱮᱦᱮᱧ ᱠᱟᱛᱷᱟ ᱫᱚ ᱦᱩᱭᱩᱜ ᱠᱟᱱᱟ ᱱᱤᱝᱠᱟᱹ ᱩᱸ ᱢᱤᱫᱴᱟᱝ ᱩᱸ ᱟᱫᱚᱨᱥᱚ ᱥᱤᱠᱠᱷᱚᱠ ᱥᱮ ᱱᱟᱯᱟᱭ ᱢᱟᱪᱮᱫ ᱦᱳᱭ ᱞᱟᱹᱜᱤᱫ ᱛᱮ ᱪᱮᱫ ᱪᱮᱫ ᱜᱩᱱ ᱛᱟᱦᱮᱸ ᱫᱚᱨᱠᱟᱨᱟ ᱢᱟᱱᱮ ᱱᱤᱡᱮ ᱛᱮ ᱱᱤᱡᱮ ᱦᱳᱭ ᱞᱟᱹᱜᱤᱫ ᱛᱮᱫᱚ ᱵᱟᱝᱟ ᱢᱟᱱᱮ ᱤᱱᱴᱟᱨᱱᱮᱥᱱᱟᱞ ᱞᱮᱵᱮᱞ ᱨᱮ ᱵᱟᱝ ᱱᱤᱝᱠᱟᱹ ᱨᱟᱡᱽᱡᱚ ᱞᱮᱵᱮᱞ ᱨᱮ ᱡᱟᱦᱟᱸ ᱫᱚ ᱦᱩᱭᱩᱜ ᱠᱟᱱᱟ ᱟᱫᱚᱨᱥᱚ ᱥᱤᱠᱠᱷᱚᱠ ᱢᱮᱱᱛᱮ ᱠᱚ ᱢᱟᱱᱟᱣ ᱵᱟᱛᱟᱣ ᱢᱟᱱᱟᱣᱮᱫ ᱠᱚᱣᱟ ᱠᱚ ᱥᱮ ᱱᱤᱝᱠᱟᱹ ᱥᱚᱨᱠᱟᱨ ᱯᱟᱦᱴᱟ ᱠᱷᱚᱱᱟᱜ ᱦᱚᱸ ᱡᱟᱦᱟᱸ ᱫᱚ ᱦᱩᱭᱩᱜ ᱠᱟᱱᱟ ᱥᱤᱨᱯᱟᱹ ᱦᱚᱸᱠᱚ ᱮᱢᱟ ᱠᱚ ᱠᱟᱱᱟ ᱛᱚ ᱱᱤᱭᱟᱹᱨᱮ ᱪᱮᱫ ᱪᱮᱫ ᱠᱟᱭᱴᱨᱤᱭᱟ ᱥᱮ ᱪᱮᱫ ᱪᱮᱫ ᱞᱮᱠᱟᱱᱟᱜ ᱩᱱᱤᱭᱟᱜ ᱢᱤᱫᱴᱟᱝ ᱜᱩᱱ ᱛᱟᱦᱮᱸ ᱫᱚᱨᱠᱟᱨ ᱛᱟᱭᱟ ᱱᱚᱣᱟ ᱜᱮ ᱛᱮᱦᱮᱧ ᱟᱵᱚ ᱵᱚᱱ ᱵᱟᱲᱟᱭᱟ ᱤᱧ ᱞᱟᱹᱭ ᱥᱚᱫᱚᱨ ᱟᱵᱚᱱ ᱠᱟᱱᱟ ᱛᱚ ᱢᱮᱱᱠᱷᱟᱱ ᱢᱟᱪᱮᱫ ᱢᱤᱫᱴᱟᱝ ᱱᱟᱯᱟᱭ ᱢᱟᱪᱮᱫ ᱟᱡ ᱪᱮᱫ ᱪᱮᱫ ᱜᱩᱱ ᱛᱟᱦᱮᱸ ᱫᱚᱨᱠᱟᱨ ᱛᱟᱭᱟ ᱛᱚ ᱢᱟᱪᱮᱫ ᱫᱚᱠᱚ ᱵᱟᱲᱟᱭ ᱜᱮᱭᱟᱵᱚᱱ ᱥᱟᱱᱟᱢ ᱠᱚᱜᱮ ᱟᱵᱚᱨᱮᱱ ᱜᱤᱫᱽᱨᱟᱹ ᱯᱤᱫᱽᱨᱟᱹ ᱨᱮᱱ ᱵᱟᱝ ᱟᱵᱚᱨᱮᱱ ᱯᱟᱹᱴᱷᱩᱣᱟᱹ ᱠᱚᱨᱮᱱ ᱟᱵᱚᱨᱮᱱ ᱯᱚᱨᱮᱨ ᱯᱨᱚᱡᱚᱱᱢᱚ ᱨᱮᱱ ᱥᱮ ᱡᱟᱦᱟᱸᱭ ᱦᱟᱨᱟᱜ ᱠᱟᱱ ᱠᱚ ᱟᱵᱚᱨᱮᱱ ᱯᱚᱯᱚᱝᱲᱟ ᱠᱚ ᱱᱩᱠᱩ ᱠᱚᱨᱮᱱ ᱢᱤᱫ ᱢᱟᱨᱥᱟᱞ ᱵᱟᱹᱛᱤ ᱥᱮ ᱢᱟᱨᱥᱟᱞ ᱵᱟᱹᱛᱤ ᱡᱮᱨᱮᱫ ᱟᱱ ᱦᱚᱲᱜᱮ ᱯᱟᱞᱮᱱ ᱢᱟᱪᱮᱫ ᱫᱚ ᱠᱟᱱᱟ ᱠᱚ ᱛᱚ ᱱᱩᱠᱩ ᱢᱟᱪᱮᱫ ᱵᱷᱤᱛᱤᱨ ᱨᱮᱦᱚᱸ ᱪᱮᱫ ᱪᱮᱫ ᱜᱩᱱ ᱛᱟᱦᱟᱸ ᱫᱚᱨᱠᱟᱨ ᱛᱟᱠᱚᱣᱟ ᱛᱚᱵᱮ ᱟᱱᱟᱜ ᱩᱱᱠᱩ ᱫᱚ ᱟᱫᱚᱨᱥᱚ ᱥᱤᱠᱠᱷᱚᱠ ᱥᱮ ᱢᱤᱫ ᱱᱟᱯᱟᱭ ᱢᱟᱪᱮᱫ ᱢᱮᱱᱛᱮ ᱞᱮᱠᱷᱟᱜ ᱟᱭ ᱛᱚ ᱢᱮᱱᱠᱷᱟᱱ ᱚᱱᱟ ᱵᱚᱱ ᱵᱟᱲᱟᱭ ᱞᱮᱜᱮ ᱛᱚ ᱢᱮᱱᱠᱷᱟᱱ ᱢᱟᱪᱮᱫ ᱱᱚᱣᱟ ᱟᱹᱲᱟᱹ ᱠᱷᱚᱱᱟᱜ ᱜᱮ ᱢᱤᱫᱴᱟᱝ ᱱᱟᱯᱟᱭ ᱢᱟᱪᱮᱫᱟᱜ ᱪᱮᱫ ᱠᱟᱱ ᱜᱩᱱ ᱠᱚ ᱯᱷᱮᱴᱮᱞᱚᱜᱼᱟ ᱱᱚᱣᱟ ᱠᱚᱜᱮ ᱛᱮᱦᱮᱧ ᱫᱚᱧ ᱞᱟᱹᱭ ᱥᱚᱫᱚᱨ ᱟᱵᱚᱱ ᱠᱟᱱᱟ ᱛᱚ ᱡᱟᱦᱟᱸᱭ ᱚᱠᱚᱭ ᱯᱮ ᱧᱮᱞᱮᱫ ᱛᱟᱵᱚᱱᱟ ᱥᱠᱨᱤᱱ ᱨᱮ ᱫᱤᱥᱟᱹᱜ ᱠᱟᱱ ᱢᱟᱪᱮᱫ

ᱟᱢ ᱠᱷᱚᱱᱟᱜ ᱦᱩᱭ ᱫᱟᱲᱮᱭᱟᱜᱼᱟ ᱢᱤᱫᱴᱟᱝ ᱢᱟᱪᱮᱱᱟᱜ ᱢᱟᱹᱱ ᱥᱚᱱᱢᱟᱱ ᱢᱟᱹᱱ ᱢᱚᱦᱚᱛ ᱛᱟᱦᱮᱸ ᱫᱚᱨᱠᱟᱨ ᱛᱟᱭᱟ ᱟᱫᱚ ᱱᱚᱰᱮ ᱠᱩᱠᱞᱤ ᱥᱮᱴᱮᱨᱚᱜ ᱜᱮᱭᱟ ᱜᱚᱢᱠᱮ ᱢᱟᱪᱮᱫᱟᱜ ᱢᱟ ᱢᱟᱹᱱ ᱢᱚᱦᱚᱛ ᱥᱮ ᱢᱟᱹᱱ ᱥᱚᱱᱢᱟᱱ ᱫᱚ ᱟᱹᱰᱤ ᱛᱮᱫ ᱜᱮ ᱦᱮᱱᱟᱜᱼᱟ ᱟᱨ ᱟᱵᱚ ᱩᱱᱠᱩ ᱥᱟᱶᱛᱟ ᱨᱮ ᱟᱹᱰᱤ ᱛᱮᱫ ᱜᱮ ᱢᱟᱹᱱ ᱵᱚᱱ ᱮᱢᱟ ᱠᱚᱣᱟ ᱴᱷᱤᱠ ᱠᱟᱛᱷᱟ ᱜᱮ ᱠᱟᱱᱟ ᱱᱚᱣᱟ ᱫᱚ ᱢᱟᱹᱱ ᱦᱚᱸᱵᱚᱱ ᱮᱢᱟ ᱠᱚᱣᱟ ᱢᱟᱹᱱ ᱥᱚᱱᱢᱟᱱ ᱦᱚᱸ ᱢᱮᱱᱟᱜ ᱛᱟᱠᱚᱣᱟ ᱢᱮᱱᱠᱷᱟᱱ ᱡᱟᱦᱟᱸ ᱢᱟᱹᱱ ᱥᱚᱱᱢᱟᱱ ᱨᱮᱱᱟᱜ ᱠᱟᱛᱷᱟᱧ ᱞᱟᱹᱭᱫᱟ ᱛᱮᱦᱮᱧ ᱢᱤᱫᱴᱟᱝ ᱢᱟᱪᱮᱫ ᱥᱮ ᱱᱟᱯᱟᱭ ᱢᱟᱪᱮᱫ ᱞᱮᱠᱟᱛᱮ ᱞᱮᱠᱷᱟᱜ ᱞᱟᱹᱜᱤᱫ ᱛᱮ ᱠᱷᱟᱱ ᱡᱟᱦᱟᱸ ᱞᱮᱠᱟ ᱢᱟᱹᱱ ᱥᱚᱱᱢᱟᱱ ᱛᱟᱦᱮᱸ ᱫᱚᱨᱠᱟᱨ ᱛᱟᱭᱟ ᱛᱚ ᱱᱤᱝᱠᱟᱹ ᱟᱵᱚ ᱥᱟᱱᱛᱟᱲ ᱵᱚᱭᱦᱟ ᱠᱚᱵᱚᱱ ᱧᱮᱞ ᱟᱠᱟᱫ ᱜᱮᱭᱟ ᱡᱮ ᱢᱤᱫᱴᱟᱝ ᱢᱟᱪᱮᱫ ᱥᱠᱩᱞ ᱪᱷᱩᱴᱤ ᱦᱩᱭᱮᱱ ᱛᱟᱭᱟ ᱪᱷᱩᱴᱤ ᱠᱟᱛᱮᱫ ᱧᱮᱞ ᱠᱮᱫᱮᱭᱟᱵᱚᱱ ᱩᱱᱤ ᱫᱚ ᱱᱟᱜ ᱯᱟᱹᱣᱨᱟᱹ ᱵᱷᱟᱹᱴᱤ ᱨᱮ ᱦᱟᱺᱰᱤ ᱵᱷᱟᱹᱴᱤ ᱨᱮ ᱥᱟᱶ ᱥᱟᱶᱛᱮ ᱟᱨᱦᱚᱸ ᱮᱴᱟᱜ ᱮᱴᱟᱜ ᱡᱟᱭᱜᱟ ᱠᱚᱨᱮ ᱪᱟᱞᱟᱣᱱᱟᱭ ᱪᱟᱞᱟᱣ ᱠᱟᱛᱮᱫ ᱱᱤᱝᱠᱟᱹᱭ ᱧᱩᱭᱟ ᱢᱮᱞᱟ ᱯᱟᱛᱟ ᱯᱚᱨᱚᱵᱽ ᱠᱚᱨᱮ ᱥᱟᱱᱟᱢ ᱠᱚᱜᱮ ᱢᱮᱞᱟ ᱯᱟᱛᱟ ᱯᱚᱨᱚᱵᱽ ᱫᱚᱵᱚᱱ ᱪᱟᱞᱟᱜ ᱠᱟᱱᱟ ᱢᱮᱱᱠᱷᱟᱱ ᱱᱚᱰᱮ ᱢᱤᱫᱴᱟᱝ ᱢᱟᱪᱮᱫ ᱦᱩᱭ ᱠᱟᱛᱮ ᱡᱟᱦᱟᱸ ᱡᱟᱭᱜᱟ ᱨᱮ ᱟᱭᱟᱜ ᱴᱷᱟᱹᱣᱠᱟᱹᱭᱟᱠᱚ ᱚᱸᱰᱮ ᱟᱭᱟᱜ ᱢᱤᱫᱴᱟᱝ ᱯᱷᱮᱥ ᱠᱮᱢ ᱯᱚᱨᱤᱪᱚᱭ ᱢᱮᱱᱟᱜ ᱛᱟᱭᱟ ᱚᱱᱟ ᱡᱟᱭᱜᱟ ᱨᱮ ᱩᱱᱤ ᱪᱤᱠᱟᱹᱜ ᱠᱟᱱᱟᱭ ᱱᱤᱝᱠᱟᱹ ᱯᱟᱹᱣᱨᱟᱹ ᱦᱟᱺᱰᱤ ᱧᱩ ᱠᱟᱫᱟᱭ ᱡᱟᱦᱟᱸ ᱫᱚ ᱦᱩᱭᱩᱜ ᱠᱟᱱᱟ ᱥᱤᱢᱟᱹᱨ ᱵᱟᱭᱨᱮ ᱡᱟᱦᱟᱸ ᱫᱚ ᱦᱩᱭᱩᱜ ᱠᱟᱱᱟ ᱟᱡ ᱚᱱᱟ ᱥᱩᱨ ᱥᱩᱯᱩᱨ ᱨᱮᱱ ᱮᱞᱟᱠᱟ ᱨᱮᱱ ᱦᱚᱲ ᱩᱱᱠᱩ ᱠᱚ ᱧᱮᱞ ᱞᱮᱠᱷᱟᱱ ᱩᱱᱤ ᱫᱚ ᱯᱟᱞᱮᱱ ᱠᱚ ᱦᱤᱨᱠᱟᱹ ᱟᱭᱟ ᱠᱚ ᱡᱮ ᱩᱢᱩᱠ ᱥᱠᱩᱞ ᱨᱤᱱᱤᱡ ᱢᱟ ᱢᱟᱪᱮᱫ ᱜᱚᱢᱠᱮ ᱛᱮᱦᱮᱧ ᱫᱚ ᱯᱟᱹᱣᱨᱟᱹ ᱧᱩ ᱠᱟᱛᱮ ᱥᱮ ᱦᱟᱺᱰᱤ ᱧᱩ ᱠᱟᱛᱮ ᱱᱚᱰᱮ ᱥᱮ ᱚᱸᱰᱮ ᱞᱟᱴᱟ ᱫᱷᱟᱨᱮ ᱨᱮ ᱜᱷᱚᱞᱴᱟᱣ ᱟᱠᱟᱱᱟ ᱟᱨ ᱥᱮᱛᱟ ᱦᱚᱸᱠᱚ ᱡᱚᱨᱮᱭᱟᱭ ᱠᱟᱱᱟ ᱦᱚᱸᱜᱼᱚ ᱱᱤᱭᱟᱹ ᱢᱟᱹᱱ ᱥᱚᱱᱢᱟᱱ ᱡᱟᱦᱟᱸᱭᱟᱜ ᱵᱟᱧᱪᱟᱣ ᱛᱟᱦᱮᱱ ᱛᱟᱭᱟ ᱢᱤᱫ ᱱᱟᱣᱟ ᱥᱮ ᱢᱤᱫ ᱱᱟᱯᱟᱭ ᱢᱟᱪᱮᱫ ᱞᱮᱠᱟᱛᱮ ᱱᱚᱣᱟ ᱫᱚ

ᱟᱫᱚ ᱟᱹᱠᱤᱞᱟᱱ ᱦᱚᱲ ᱵᱚᱞᱛᱮ ᱚᱠᱟ ᱞᱮᱠᱟᱱ ᱟᱹᱠᱤᱞᱟᱱ ᱟᱫᱚ ᱟᱹᱰᱤ ᱦᱚᱲ ᱠᱩᱠᱞᱤ ᱤᱧ ᱴᱷᱮᱱ ᱯᱮ ᱫᱚᱦᱚ ᱠᱟᱫᱟ ᱜᱚᱢᱠᱮ ᱟᱹᱠᱤᱞᱟᱱ ᱦᱚᱲ ᱥᱮ ᱵᱩᱫ ᱟᱹᱠᱤᱞᱟᱱ ᱦᱚᱲ ᱠᱷᱟᱹᱛᱤᱨ ᱜᱮᱛᱚ ᱛᱮᱦᱮᱧ ᱩᱱᱤ ᱫᱚ ᱪᱟᱹᱠᱨᱤ ᱧᱟᱢ ᱟᱠᱟᱫᱟᱭ ᱢᱟᱪᱮᱫ ᱪᱟᱹᱠᱨᱤ ᱧᱟᱢ ᱟᱠᱟᱫᱟᱭ ᱦᱮᱸ ᱠᱟᱛᱷᱟ ᱫᱚ ᱚᱱᱟ ᱠᱟᱱ ᱜᱮᱭᱟ ᱥᱟᱹᱨᱤ ᱜᱮ ᱵᱩᱫ ᱟᱹᱠᱤᱞᱟᱱ ᱦᱚᱲ ᱠᱷᱟᱹᱛᱤᱨ ᱜᱮ ᱱᱟᱯᱟᱭ ᱯᱟᱲᱦᱟᱣ ᱵᱩᱫᱽᱫᱷᱤ ᱫᱤᱥᱟᱹ ᱢᱮᱱᱟᱜ ᱛᱟᱭ ᱛᱮᱜᱮ ᱪᱟᱹᱠᱨᱤ ᱫᱚᱭ ᱧᱟᱢ ᱟᱠᱟᱫᱟᱭ ᱛᱚ ᱟᱹᱠᱤᱞᱟᱱ ᱦᱚᱲ ᱥᱮ ᱟᱹᱠᱤᱞᱮ ᱮᱢ ᱫᱟᱲᱮᱭᱟᱠᱚ ᱢᱟᱭ ᱱᱤᱝᱠᱟᱹᱱ ᱦᱚᱲ ᱛᱚ ᱛᱮᱦᱮᱧ ᱟᱵᱚ ᱵᱚᱱ ᱢᱟᱪᱮᱫᱚᱜ ᱠᱟᱱᱟ ᱡᱩᱫᱤ ᱟᱢ ᱢᱤᱫᱴᱟᱝ ᱯᱟᱹᱴᱷᱩᱣᱟᱹᱢ ᱯᱟᱲᱦᱟᱣᱮ ᱠᱟᱱᱟ ᱩᱱᱤ ᱡᱩᱫᱤ ᱟᱢ ᱡᱚᱛᱷᱟᱛ ᱥᱟᱺᱦᱤᱡ ᱥᱚᱴᱷᱤᱠ ᱥᱟᱺᱦᱤᱡ ᱟᱹᱠᱤᱞ ᱵᱟᱢ ᱮᱢ ᱫᱟᱲᱮᱭᱟᱭᱟ ᱥᱮ ᱩᱱᱤ ᱟᱢ ᱡᱚᱛᱷᱟᱛ ᱥᱟᱺᱦᱤᱡ ᱵᱟᱢ ᱯᱟᱲᱦᱟᱣ ᱫᱟᱲᱮᱭᱟᱭᱟ ᱛᱟᱦᱚᱞᱮ ᱢᱤᱫ ᱱᱟᱯᱟᱭ ᱢᱟᱪᱮᱫᱟᱜ ᱩᱯᱨᱩᱢ ᱥᱮ ᱜᱩᱱ ᱫᱚ ᱚᱸᱰᱮ ᱵᱟᱝ ᱯᱷᱩᱴᱮᱞ ᱨᱟᱠᱟᱵᱚᱜ ᱛᱟᱢᱟ ᱠᱟᱛᱷᱟ ᱫᱚ ᱱᱤᱝᱠᱟᱹᱱᱟᱜ ᱠᱟᱱᱟ ᱟᱵᱚ ᱯᱨᱟᱭ ᱡᱟᱭᱜᱟ ᱨᱮᱜᱮ ᱛᱮᱦᱮᱧ ᱱᱟᱱᱟ ᱦᱩᱱᱟᱹᱨ ᱪᱟᱹᱠᱨᱤ ᱠᱷᱮᱛᱨᱮ ᱨᱮ ᱤᱱᱴᱟᱨᱵᱷᱤᱭᱩ ᱵᱚᱱ ᱪᱟᱞᱟᱜ ᱠᱟᱱᱟ ᱤᱱᱴᱟᱨᱵᱷᱤᱭᱩ ᱵᱚᱱ ᱪᱟᱞᱟᱜ ᱠᱟᱱ ᱠᱷᱟᱱ ᱪᱤᱠᱟᱹᱜ ᱠᱟᱱᱟ ᱤᱱᱴᱟᱨᱵᱷᱤᱭᱩ ᱨᱮ ᱯᱳᱭᱞᱳ ᱟᱵᱚᱣᱟᱜ ᱪᱮᱫ ᱠᱚ ᱧᱮᱞ ᱛᱟᱵᱚᱱᱟ ᱟᱢ ᱚᱱᱟ ᱠᱩᱠᱞᱤ ᱨᱮᱱᱟᱜ ᱡᱚᱵᱟᱱᱮᱢ ᱮᱢ ᱫᱟᱲᱮᱭᱟᱜ ᱵᱟᱢ ᱮᱢ ᱫᱟᱲᱮᱭᱟᱜ ᱢᱮᱱᱠᱷᱟᱱ ᱟᱢᱟᱜ ᱵᱚᱰᱤ ᱞᱮᱝᱜᱩᱭᱮᱡᱽ ᱥᱮ ᱟᱢᱟᱜ ᱯᱷᱤᱴᱱᱮᱥ ᱥᱮ ᱢᱤᱫᱴᱟᱝ ᱟᱢᱟᱜ ᱚᱱᱟ ᱵᱚᱰᱤ ᱞᱮᱝᱜᱩᱭᱮᱡᱽ ᱨᱮᱱᱟᱜ ᱜᱚᱴᱷᱚᱱ ᱡᱟᱦᱟᱸ ᱞᱮᱠᱟ ᱟᱢᱟᱜ ᱪᱟᱞᱪᱚᱞᱚᱱ ᱚᱠᱟ ᱞᱮᱠᱟᱛᱟᱢ ᱱᱚᱣᱟᱴᱟᱜ ᱠᱚ ᱯᱷᱟᱥᱴ ᱠᱚ ᱯᱷᱟᱴ ᱯᱷᱟᱥᱴ ᱥᱴᱨᱟᱠᱪᱟᱨ ᱱᱚᱣᱟ ᱠᱚ ᱧᱮᱞ ᱛᱟᱢᱟ ᱠᱚ ᱛᱮᱦᱮᱧ ᱡᱩᱫᱤ ᱟᱢ ᱢᱤᱫᱴᱟᱝ ᱢᱟᱪᱮᱫ ᱨᱮᱱᱟᱜ ᱜᱮ ᱤᱱᱴᱟᱨᱵᱷᱤᱭᱩ ᱮᱢᱮᱢ ᱪᱟᱞᱟᱣ ᱠᱟᱱᱟ ᱟᱨ ᱦᱚᱸᱜᱼᱚ ᱱᱤᱝᱠᱟᱹ ᱛᱤᱨᱩᱵ ᱠᱟᱛᱮᱢ ᱨᱚᱲ ᱫᱟ ᱡᱟᱦᱟᱸᱭᱮ ᱠᱩᱞᱤᱭᱮᱫ ᱢᱮᱭᱟᱭ ᱥᱮ ᱡᱟᱦᱟᱸᱭ ᱜᱚᱢᱠᱮ ᱟᱢ ᱚᱸᱰᱮ ᱤᱱᱴᱟᱨᱵᱷᱤᱭᱩ ᱦᱟᱛᱟᱣᱮᱫ ᱛᱟᱢᱟᱭ ᱱᱩᱭ ᱥᱮᱫ ᱢᱮᱫ ᱢᱮᱫ ᱠᱚᱭᱚᱜ ᱠᱟᱛᱮ ᱡᱩᱫᱤ ᱵᱟᱢ ᱨᱚᱯᱚᱲ ᱫᱟᱲᱮᱭᱟᱜᱼᱟ ᱥᱮ ᱵᱷᱟᱹᱜᱤ ᱴᱷᱤᱠ ᱵᱟᱢ ᱨᱚᱲ ᱫᱟᱲᱮᱭᱟᱜᱼᱟ ᱛᱟᱦᱚᱞᱮ ᱟᱢᱟᱜ ᱚᱞᱚᱜ ᱯᱟᱲᱦᱟᱣ ᱵᱩᱫᱽᱫᱷᱤ ᱟᱹᱠᱤᱞ ᱛᱟᱦᱮᱸ ᱠᱟᱛᱮ ᱦᱚᱸ ᱯᱟᱞᱮᱱ ᱟᱢ ᱫᱚ ᱟᱹᱠᱤᱞᱟᱱ ᱦᱚᱲ ᱥᱮ ᱟᱹᱠᱤᱞ ᱮᱢᱚᱜ ᱟᱱ ᱦᱚᱲ ᱫᱚ ᱵᱟᱢ ᱞᱮᱠᱷᱟ ᱫᱟᱲᱮᱭᱟᱜᱼᱟ ᱥᱮ ᱵᱟᱝᱜᱮᱢ ᱦᱩᱭ ᱫᱟᱲᱮᱭᱟᱜᱼᱟ ᱚᱱᱟ ᱞᱮᱠᱟᱛᱮ ᱟᱵᱚ ᱱᱤᱝᱠᱟᱹᱱ ᱡᱟᱭᱜᱟ ᱨᱮ ᱤᱱᱴᱟᱨᱵᱷᱤᱭᱩ ᱟᱹᱰᱤ ᱡᱟᱭᱜᱟ ᱠᱚᱨᱮ ᱠᱟᱴᱟᱣ ᱠᱟᱜ ᱵᱚᱱᱟ ᱠᱚ ᱫᱚᱥᱟᱨ ᱦᱤᱡᱩᱜ ᱠᱟᱱᱟ ᱩᱪ ᱦᱤᱡᱩᱜ ᱠᱟᱱᱟ ᱩᱪ ᱩᱪ ᱛᱮᱫᱚ ᱪᱮᱫ ᱦᱩᱭᱩᱜᱼᱟ ᱩᱪ ᱛᱮᱫᱚ ᱦᱩᱭᱩᱜ ᱠᱟᱱᱟ ᱪᱮᱸᱜᱷᱟᱣ ᱫᱟᱲᱮ ᱪᱮᱸᱜᱷᱟᱣᱟᱱ ᱫᱟᱲᱮ ᱥᱮ ᱪᱤᱨᱜᱟᱹᱞ ᱪᱤᱨᱜᱟᱹᱞ ᱫᱟᱲᱮᱭᱟᱠᱚᱣᱟᱭ ᱢᱟᱹᱱᱢᱤ ᱠᱚ ᱪᱮᱸᱜᱷᱟᱣᱟᱱ ᱫᱟᱲᱮ ᱪᱮᱸᱜᱷᱟᱣᱟᱱ ᱫᱟᱲᱮ ᱫᱚ ᱪᱮᱫ ᱞᱮᱠᱟ ᱟᱵᱚ ᱛᱮᱦᱮᱧ ᱢᱟᱪᱮᱫ ᱥᱟᱶ ᱥᱟᱶᱛᱮ ᱥᱟᱱᱟᱢ ᱞᱮᱠᱟᱱᱟᱜ ᱟᱛᱳ ᱫᱤᱥᱚᱢ ᱨᱮ ᱥᱟᱶᱛᱟ ᱨᱮᱱᱟᱜ ᱠᱟᱹᱢᱤ ᱵᱚᱱ ᱠᱟᱹᱢᱤᱭ ᱫᱟᱵᱚᱱ ᱱᱤᱛᱚᱜ ᱟᱵᱚ ᱥᱟᱱᱛᱟᱲ ᱴᱚᱴᱷᱟ ᱠᱚᱨᱮ ᱟᱹᱰᱤ ᱟᱭᱢᱟ ᱜᱮ ᱢᱟᱪᱮᱫ ᱠᱚ ᱦᱮᱱᱟᱜ ᱠᱚᱛᱟ ᱵᱚᱱᱟ ᱡᱟᱦᱟᱸ ᱫᱚ ᱦᱟᱭ ᱤᱥᱠᱩᱞ ᱨᱮ ᱡᱟᱦᱟᱸᱭ ᱦᱮᱱᱟᱭ ᱛᱟᱵᱚᱱᱟ ᱡᱟᱦᱟᱸ ᱫᱚ ᱦᱩᱭᱩᱜ ᱠᱟᱱᱟ ᱯᱨᱟᱭᱢᱟᱨᱤ ᱨᱮ ᱦᱮᱱᱟᱭ ᱛᱟᱵᱚᱱᱟ ᱡᱟᱦᱟᱸᱭ ᱫᱚ ᱟᱨᱦᱚᱸ ᱠᱚᱞᱮᱡᱽ ᱤᱭᱩᱱᱤᱵᱷᱟᱨᱥᱤᱴᱤ ᱱᱤᱝᱠᱟᱹᱱᱟᱜ ᱥᱟᱱᱟᱢ ᱞᱮᱠᱟᱱ ᱡᱟᱭᱜᱟ ᱨᱮ ᱢᱮᱱᱟᱜ ᱠᱚᱣᱟ ᱢᱮᱱᱟᱜ ᱠᱚ ᱨᱮᱦᱚᱸ ᱟᱹᱰᱤ ᱟᱹᱰᱤ ᱢᱟᱪᱮᱫ ᱢᱮᱱᱟᱜ ᱠᱚᱣᱟ ᱛᱚ ᱱᱚᱰᱮ ᱡᱟᱦᱟᱸᱭ ᱢᱟᱪᱮᱫ ᱠᱚᱣᱟᱜ ᱠᱟᱛᱷᱟᱧ ᱞᱟᱹᱭᱫᱟ ᱢᱟᱪᱮᱫ ᱠᱚ ᱟᱞᱚᱯᱮ ᱨᱟᱹᱜᱤᱜ ᱛᱟᱵᱚᱱᱟ ᱱᱚᱰᱮ ᱡᱟᱥᱴ ᱱᱚᱣᱟ ᱢᱟᱪᱮᱫ ᱟᱹᱲᱟᱹ ᱠᱷᱚᱱᱟᱜ ᱢᱤᱫᱴᱟᱝ ᱱᱚᱣᱟ ᱩᱫᱟᱦᱚᱨᱚᱱ ᱠᱚ ᱮᱢ ᱞᱮᱠᱟᱛᱮᱧ ᱞᱟᱹᱭᱮᱫ ᱛᱟᱵᱚᱱᱟ ᱛᱚ ᱟᱹᱰᱤ ᱟᱹᱰᱤ ᱢᱟᱪᱮᱫ ᱢᱮᱱᱟᱜ ᱠᱚᱣᱟ ᱡᱟᱦᱟᱸ ᱫᱚ ᱦᱩᱭᱩᱜ ᱠᱟᱱᱟ ᱟᱡ ᱮ ᱪᱟᱹᱠᱨᱤᱭᱮᱫᱟᱭ ᱟᱭᱟᱜ ᱵᱷᱟᱜᱮ ᱛᱮ ᱫᱤᱱ ᱪᱟᱞᱟᱜ ᱠᱟᱱ ᱛᱟᱭᱟ ᱱᱚᱣᱟ ᱠᱷᱟᱱ ᱜᱮ ᱴᱷᱤᱠ ᱢᱮᱱᱠᱷᱟᱱ ᱥᱟᱶᱛᱟ ᱨᱮᱱᱟᱜ ᱵᱩᱜᱤ ᱵᱟᱹᱲᱤᱡ ᱛᱩᱞᱟᱹᱡᱚᱠᱷᱟ ᱞᱟᱹᱜᱤᱫ ᱫᱚ ᱱᱟᱥᱮᱱᱟᱜ ᱦᱚᱸ ᱩᱱᱠᱩ ᱫᱚ ᱵᱚᱦᱚᱜ ᱵᱟᱝᱠᱚ ᱞᱚᱭ ᱛᱟᱠᱚᱣᱟ ᱡᱟᱦᱟᱸ ᱫᱚ ᱦᱩᱭᱩᱜ ᱠᱟᱱᱟ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱟᱵᱚ ᱡᱟᱦᱟᱸ ᱛᱤᱱᱟᱹᱜ ᱩᱱᱤ ᱢᱟᱪᱮᱫ ᱮ ᱥᱮᱪᱮᱫ ᱟᱠᱟᱱ ᱥᱮᱪᱮᱫ ᱥᱟᱶ ᱥᱟᱶᱛᱮ ᱟᱨᱦᱚᱸ ᱡᱟᱛᱮ ᱟᱵᱚᱨᱮᱱ ᱥᱟᱶᱛᱟ ᱨᱮᱱ ᱦᱚᱲ ᱠᱚ ᱟᱨᱦᱚᱸ ᱩᱱᱠᱩ ᱡᱟᱛᱮ ᱠᱚ ᱪᱮᱸᱜᱷᱟᱜ ᱢᱟᱠᱚ ᱟᱨᱦᱚᱸ ᱩᱱᱠᱩ ᱡᱟᱛᱮ ᱞᱟᱦᱟᱱᱛᱤ ᱰᱟᱦᱟᱨ ᱥᱮᱫ ᱠᱚ ᱪᱟᱞᱟᱜ ᱢᱟ ᱩᱱᱠᱩ ᱡᱟᱛᱮ ᱟᱸᱫᱷᱟ ᱯᱟᱹᱛᱭᱟᱹᱣ ᱠᱷᱚᱱᱟᱜ ᱠᱚ ᱥᱟᱦᱟ ᱦᱤᱡᱩᱜ ᱢᱟ ᱦᱚᱸᱜᱼᱚ ᱱᱤᱝᱠᱟᱱᱟᱜ ᱪᱮᱸᱜᱷᱟᱣᱟᱱ ᱫᱟᱲᱮ ᱱᱟᱯᱟᱭ ᱢᱟᱪᱮᱫ ᱦᱩᱭ ᱞᱟᱹᱜᱤᱫ ᱛᱮᱠᱷᱟᱱ ᱛᱟᱦᱮᱸ ᱫᱚᱨᱠᱟᱨᱟ ᱟᱸᱫᱷᱟ ᱯᱟᱹᱛᱭᱟᱹᱣ ᱵᱤᱨᱩᱫᱷ ᱨᱮ ᱞᱟᱹᱭ ᱥᱟᱶᱛᱮ ᱥᱟᱶᱛᱟ ᱨᱮᱱᱟᱜ ᱫᱷᱚᱨᱚᱢ ᱠᱚᱨᱚᱢ ᱨᱮᱱᱟᱜ ᱞᱟᱹᱭ ᱞᱟᱠᱪᱟᱨ ᱨᱮᱱᱟᱜ ᱡᱟᱹᱛᱤ ᱫᱷᱚᱨᱚᱢ ᱨᱮᱱᱟᱜ ᱱᱚᱣᱟ ᱪᱮᱸᱜᱷᱟᱣ ᱟᱱᱟᱜ ᱥᱮ ᱥᱮᱬᱟ ᱟᱱᱟᱜ ᱥᱮᱬᱟ ᱟᱠᱚᱣᱟᱭ ᱥᱮ ᱥᱮᱬᱟ ᱫᱟᱲᱮ ᱟᱠᱚᱣᱟᱭ ᱥᱮ ᱪᱮᱸᱜᱷᱟᱣ ᱫᱟᱲᱮ ᱟᱠᱚᱣᱟᱭ ᱥᱮ ᱪᱤᱨᱜᱟᱹᱞ ᱫᱟᱲᱮ ᱟᱠᱚᱣᱟᱭ ᱥᱟᱶᱛᱟ ᱛᱟᱞᱟᱨᱮ ᱟᱵᱚ ᱨᱮᱱ ᱢᱟᱹᱱᱢᱤ ᱦᱚᱯᱚᱱ ᱠᱚ ᱩᱱᱤ ᱦᱚᱸ ᱱᱚᱣᱟ ᱩᱪ ᱟᱠᱷᱚᱨ ᱠᱷᱚᱱᱟᱜ ᱚᱱᱟ ᱢᱤᱫᱴᱟᱝ ᱱᱟᱯᱟᱭ ᱢᱟᱪᱮᱫᱟᱜ ᱢᱤᱫᱴᱟᱝ ᱩᱯᱨᱩᱢ ᱧᱟᱢᱚᱜ ᱛᱟᱭᱟ ᱤᱱᱟᱹ ᱯᱚᱨᱮ ᱪᱮᱫ ᱢᱮᱱᱟᱜᱼᱟ ᱮᱵᱷᱮᱱ ᱡᱟᱦᱟᱸ ᱫᱚ ᱦᱩᱭᱩᱜ ᱠᱟᱱᱟ ᱮᱵᱷᱮᱱ ᱥᱮ ᱮ ᱦᱮᱱᱟᱜ ᱛᱟᱵᱚᱱᱟ ᱮ ᱥᱚᱢᱟᱱ ᱪᱮᱫ ᱦᱩᱭᱩᱜ ᱠᱟᱱᱟ ᱮᱵᱷᱮᱱ ᱛᱚ ᱮ ᱥᱚᱢᱟᱱ ᱮᱵᱷᱮᱱ ᱫᱟᱲᱮᱭᱟᱠᱚ ᱢᱟᱭ ᱢᱤᱫᱴᱟᱝ ᱢᱟᱪᱮᱫ ᱥᱟᱶᱛᱟ ᱛᱟᱞᱟᱨᱮ ᱟᱵᱚᱨᱮᱱ ᱦᱚᱲᱮ ᱮᱵᱷᱮᱱ ᱫᱟᱲᱮᱭᱟᱠᱚ ᱢᱟᱭ ᱡᱩᱫᱤ ᱵᱟᱝᱮ ᱮᱵᱷᱮᱱ ᱫᱟᱲᱮᱭᱟᱠᱚᱣᱟᱭ ᱢᱟᱱᱮ ᱡᱟᱦᱟᱸᱭ ᱛᱮᱦᱮᱧ ᱯᱟᱹᱴᱷᱩᱣᱟᱹ ᱠᱚᱠᱚ ᱚᱞᱚᱜ ᱠᱟᱱ ᱛᱟᱵᱚᱱᱟ ᱯᱟᱲᱦᱟᱜ ᱠᱟᱱ ᱛᱟᱵᱚᱱᱟ ᱚᱠᱟ ᱰᱟᱦᱟᱨ ᱛᱮ ᱪᱟᱞᱟᱣ ᱦᱩᱭᱩᱜ ᱛᱟᱵᱚᱱᱟ ᱵᱟᱵᱚ ᱪᱟᱞᱟᱣ ᱦᱩᱭᱩᱜ ᱛᱟᱵᱚᱱᱟ ᱱᱚᱣᱟ ᱫᱚ ᱟᱵᱚ ᱥᱟᱱᱛᱟᱲ ᱦᱚᱯᱚᱱ ᱠᱚᱴᱷᱮᱱ ᱫᱚ ᱱᱚᱣᱟ ᱨᱮᱱᱟᱜ ᱫᱤᱥ ᱦᱩᱫᱤᱥ ᱫᱚ ᱟᱹᱰᱤ ᱛᱮᱫ ᱜᱮ ᱠᱚᱢᱟ ᱟᱨ ᱡᱟᱦᱟᱸᱭ ᱛᱮᱦᱮᱧ ᱟᱛᱳ ᱫᱤᱥᱚᱢ ᱨᱮ ᱡᱟᱦᱟᱸᱭ ᱜᱤᱫᱽᱨᱟᱹ ᱠᱚ ᱥᱟᱶᱛᱮ ᱡᱟᱦᱟᱸᱭ ᱜᱟᱨᱡᱮᱱ ᱠᱚ ᱟᱠᱚᱨᱮᱱ ᱢᱟᱹᱭ ᱵᱟᱹᱵᱩ ᱛᱟᱠᱚ ᱥᱠᱩᱞ ᱠᱚᱞᱮᱡᱽ ᱛᱮ ᱵᱟᱠᱚ ᱠᱳᱞᱮᱫ ᱠᱚᱣᱟ ᱥᱠᱩᱞ ᱠᱚᱞᱮᱡᱽ ᱨᱮ ᱪᱟᱞᱟᱣ ᱞᱮᱱᱠᱷᱟᱱ ᱪᱮᱫ ᱵᱚᱱ ᱧᱟᱢᱟ ᱪᱮᱫ ᱪᱤᱠᱟᱹ ᱫᱟᱲᱮᱭᱟᱜᱼᱟ ᱦᱚᱸᱜᱼᱚ ᱱᱤᱝᱠᱟᱹᱱᱟᱜ ᱮᱵᱷᱮᱱ ᱥᱮ ᱟᱵᱚ ᱥᱟᱶᱛᱟ ᱫᱚ ᱴᱚᱞᱚᱢᱚᱞᱚᱜ ᱠᱟᱱ ᱛᱟᱵᱚᱱᱟ ᱱᱚᱣᱟ ᱡᱟᱭᱜᱟ ᱨᱮ ᱱᱩᱠᱩ ᱡᱚᱛᱷᱟᱛ ᱫᱤᱥ ᱦᱩᱫᱤᱥ ᱮᱢ ᱠᱟᱛᱮ ᱩᱱᱠᱩ ᱮᱵᱷᱮᱱ ᱨᱟᱠᱟᱵ ᱦᱩᱭᱩᱜ ᱛᱟᱵᱚᱱᱟ ᱥᱮ ᱮᱵᱷᱮᱱ ᱚᱜ ᱢᱟᱠᱚ ᱦᱚᱸᱜᱼᱚ ᱱᱤᱝᱠᱟᱹᱱᱟᱜ ᱫᱤᱥ ᱦᱩᱫᱤᱥ ᱦᱚᱸ ᱢᱤᱫᱴᱟᱝ ᱱᱟᱯᱟᱭ ᱢᱟᱪᱮᱫ ᱫᱟᱜ ᱢᱤᱫ ᱢᱟᱨᱟᱝ ᱩᱯᱨᱩᱢ ᱠᱟᱱ ᱛᱟᱭᱟ ᱮᱵᱷᱮᱱ ᱫᱟᱲᱮ ᱟᱠᱚ ᱢᱟᱭ ᱢᱤᱫ ᱠᱟᱛᱷᱟ ᱛᱮ ᱞᱟᱹᱭ ᱜᱟᱱᱚᱜ ᱢᱟ ᱢᱤᱫᱴᱟᱝ ᱱᱟᱯᱟᱭ ᱢᱟᱪᱮᱫᱟᱜ ᱢᱤᱫᱴᱟᱝ ᱱᱟᱯᱟᱭ ᱩᱯᱨᱩᱢ ᱮᱵᱷᱮᱱ ᱫᱟᱲᱮ ᱟᱠᱚ ᱢᱟᱭ ᱫᱚᱥᱟᱨ ᱦᱤᱡᱩᱜ ᱠᱟᱱ ᱛᱟᱵᱚᱱᱟ ᱩᱫ ᱩᱫ ᱨᱮ ᱪᱮᱫ ᱢᱮᱱᱟᱜᱼᱟ ᱢᱤᱫᱴᱟᱝ ᱢᱟᱪᱮᱫ ᱥᱮ ᱢᱤᱫᱴᱟᱝ ᱱᱟᱯᱟᱭ ᱢᱟᱪᱮᱫᱟᱜ ᱩᱫ ᱛᱮᱫᱚ ᱪᱮᱫ ᱩᱯᱨᱩᱢ ᱧᱟᱢ ᱫᱟᱲᱮᱭᱟᱛᱟᱭᱟ ᱩᱫ ᱡᱟᱦᱟᱸ ᱫᱚ ᱦᱩᱭᱩᱜ ᱠᱟᱱᱟ ᱚᱸᱰᱮ ᱫᱚ ᱦᱩᱭᱩᱜ ᱠᱟᱱᱟ ᱢᱤᱫᱴᱟᱝ ᱢᱟᱪᱮᱫᱟᱜ ᱫᱟᱭᱟ ᱫᱩᱞᱟᱹᱲ ᱥᱮ ᱫᱤᱞ ᱫᱟᱲᱮ ᱛᱟᱦᱮᱱ ᱛᱟᱭ ᱢᱟ ᱫᱟᱭᱟ ᱫᱩᱞᱟᱹᱲ ᱚᱠᱟ ᱞᱮᱠᱟᱱᱟᱜ ᱫᱟᱭᱟ ᱫᱩᱞᱟᱹᱲ ᱛᱚ ᱛᱮᱦᱮᱧ ᱟᱵᱚ ᱥᱟᱱᱛᱟᱲ ᱦᱚᱯᱚᱱ ᱱᱚᱣᱟ ᱫᱤᱥᱚᱢ ᱨᱮᱠᱚ ᱱᱟᱦᱟᱪᱟᱨ ᱦᱚᱪᱚᱜ ᱠᱟᱱᱟ ᱡᱟᱦᱟᱸᱭ ᱫᱚ ᱦᱩᱭᱩᱜ ᱠᱟᱱᱟ ᱚᱞᱚᱜ ᱯᱟᱲᱦᱟᱣ ᱢᱤᱫᱴᱟᱝ ᱨᱮᱸᱜᱮᱡ ᱯᱟᱹᱴᱷᱩᱣᱟᱹ ᱜᱤᱫᱽᱨᱟᱹ ᱚᱞᱚᱜ ᱯᱟᱲᱦᱟᱣᱮ ᱨᱤᱠᱟᱹ ᱟᱠᱟᱫᱟ ᱢᱮᱱᱠᱷᱟᱱ ᱩᱱᱤ ᱴᱷᱮᱱ ᱠᱟᱹᱣᱰᱤ ᱟᱱᱟᱴ ᱛᱮ ᱯᱩᱭᱥᱟᱹ ᱟᱱᱟᱴ ᱛᱮ ᱩᱱᱤ ᱟᱭᱟᱜ ᱡᱚᱛᱷᱟᱛ ᱠᱩᱠᱢᱩ ᱵᱟᱭ ᱥᱟᱹᱨᱤ ᱦᱚᱪᱚ ᱫᱟᱲᱮᱭᱟᱜ ᱠᱟᱱᱟ ᱚᱱᱟ ᱞᱟᱹᱜᱤᱫ ᱛᱮ ᱪᱮᱫ ᱫᱚᱨᱠᱟᱨᱟ ᱠᱟᱹᱣᱰᱤ ᱫᱚᱨᱠᱟᱨᱟ ᱛᱚ ᱠᱟᱹᱣᱰᱤ ᱫᱚ ᱚᱠᱟᱨᱮ ᱧᱟᱢᱟᱭ ᱨᱮᱸᱜᱮᱡ ᱦᱚᱲ ᱚᱱᱟ ᱠᱟᱛᱮ ᱟᱭᱟᱜ ᱠᱩᱠᱢᱩ ᱵᱟᱝ ᱥᱟᱹᱨᱤᱜ ᱠᱟᱱ ᱛᱟᱭᱟ ᱚᱱᱟ ᱞᱮᱠᱟᱛᱮ ᱢᱤᱫ ᱱᱟᱯᱟᱭ ᱢᱟᱪᱮᱫᱟᱜ ᱚᱱᱟ ᱡᱟᱭᱜᱟ ᱨᱮ ᱫᱟᱭᱟ ᱦᱚᱸ ᱛᱟᱦᱮᱸ ᱫᱚᱨᱠᱟᱨ ᱛᱟᱭᱟ ᱫᱟᱭᱟ ᱫᱚ ᱪᱮᱫ ᱞᱮᱠᱟᱱ ᱫᱟᱭᱟ ᱩᱱᱤ ᱜᱚᱲᱚ ᱠᱟᱛᱮ ᱡᱟᱥᱴ ᱯᱚᱭᱥᱟ ᱠᱟᱹᱣᱰᱤ ᱮᱢ ᱠᱟᱛᱮᱫ ᱜᱚᱲᱚ ᱟᱨ ᱵᱟᱝ ᱩᱱᱤ ᱜᱤᱫᱽᱨᱟᱹ ᱡᱟᱛᱮ ᱟᱨᱦᱚᱸ ᱞᱟᱯᱷᱟᱝ ᱰᱟᱦᱟᱨ ᱨᱮ ᱪᱟᱞᱟᱣ ᱫᱟᱲᱮᱭᱟᱜ ᱢᱟ ᱱᱤᱝᱠᱟᱹᱱᱟᱜ ᱥᱳᱨᱥ ᱮᱢ ᱠᱟᱛᱮᱫ ᱩᱱᱤ ᱜᱚᱲᱚ ᱵᱟᱝᱠᱷᱟᱱ ᱥᱮ ᱫᱟᱭᱟᱭ ᱢᱟᱭ ᱡᱟᱦᱟᱸ ᱫᱚ ᱦᱩᱭᱩᱜ ᱠᱟᱱᱟ ᱡᱟᱦᱟᱸ ᱞᱮᱠᱟ ᱫᱟᱭᱟᱭ ᱢᱟᱭ ᱥᱟᱶᱛᱮ ᱩᱱᱤ ᱴᱤᱭᱩᱥᱮᱱ ᱯᱟᱲᱦᱟᱣ ᱠᱟᱛᱮᱫ ᱫᱟᱭᱟᱭ ᱢᱟᱭ ᱢᱟᱱᱮ ᱩᱱᱤ ᱡᱮᱢᱚᱱ ᱞᱟᱦᱟᱱᱛᱤ ᱰᱟᱦᱟᱨ ᱥᱮᱫ ᱪᱟᱞᱟᱜ ᱢᱟ ᱱᱤᱝᱠᱟᱹᱱᱟᱜ ᱫᱟᱭᱟ ᱥᱟᱶᱛᱮ ᱴᱟᱠᱟ ᱯᱚᱭᱥᱟ ᱠᱟᱹᱣᱰᱤ ᱮᱢ ᱠᱟᱛᱮ ᱱᱤᱝᱠᱟᱹᱱᱟᱜ ᱫᱟᱭᱟ ᱫᱩᱞᱟᱹᱲ ᱢᱟ ᱢᱮᱱᱟᱜ ᱜᱮ ᱛᱟᱵᱚᱱᱟ ᱚᱱᱟ ᱥᱟᱶ ᱥᱟᱶᱛᱮ ᱫᱤᱞ ᱫᱟᱲᱮ ᱮᱢᱟᱭ ᱢᱟᱭ ᱡᱟᱦᱟᱸ ᱫᱤᱞ ᱫᱟᱲᱮ ᱫᱚ ᱦᱩᱭᱩᱜ ᱠᱟᱱᱟ ᱢᱤᱫᱴᱟᱝ ᱯᱟᱹᱴᱷᱩᱣᱟᱹᱭ ᱞᱟᱹᱭᱟᱭ ᱢᱟᱭ ᱵᱟᱹᱵᱩ ᱛᱮᱦᱮᱧ ᱵᱟᱹᱵᱩ ᱥᱮ ᱢᱟᱹᱭ ᱛᱮᱦᱮᱧ ᱟᱢ ᱢᱚᱱᱮ ᱩᱨᱤᱧ ᱠᱟᱛᱮ ᱢᱚᱱᱮ ᱢᱚᱱᱮ ᱡᱳᱨ ᱟᱛᱮ ᱟᱢ ᱯᱟᱲᱦᱟᱜ ᱢᱮ ᱤᱧ ᱛᱚ ᱦᱮᱱᱟᱧᱟ ᱟᱢ ᱥᱩᱨ ᱨᱮ ᱤᱧ ᱤᱧ ᱡᱟᱦᱟᱸ ᱞᱮᱠᱟᱧ ᱯᱟᱲᱦᱟᱣ ᱠᱟᱛᱮ ᱛᱮᱦᱮᱧ ᱢᱟᱪᱮᱫ ᱟᱠᱟᱱᱟ ᱴᱷᱤᱠ ᱟᱢ ᱦᱚᱸ ᱚᱱᱠᱟ ᱤᱧ ᱞᱮᱠᱟ ᱦᱟᱨᱠᱮᱛ ᱥᱟᱥᱮᱛ ᱠᱚᱥᱴᱚ ᱥᱟᱦᱟᱣ ᱠᱟᱛᱮ ᱟᱢ ᱯᱟᱲᱦᱟᱜ ᱢᱮ ᱴᱷᱤᱠ ᱢᱤᱫ ᱫᱤᱱ ᱵᱟᱝ ᱢᱤᱫ ᱫᱤᱱ ᱟᱢ ᱤᱧᱟᱹᱜ ᱞᱮᱠᱟᱱᱟᱜ ᱴᱷᱟᱶ ᱨᱮᱢ ᱦᱮᱡ ᱫᱟᱲᱮᱭᱟᱜᱼᱟ ᱦᱚᱸᱜᱼᱚ ᱱᱤᱝᱠᱟᱹᱱᱟᱜ ᱫᱤᱞ ᱫᱟᱲᱮ ᱦᱚᱸ ᱯᱟᱞᱮᱱ ᱟᱵᱚ ᱢᱤᱫ ᱱᱟᱯᱟᱭ ᱢᱟᱪᱮᱫᱟᱜ ᱢᱟᱨᱟᱝ ᱩᱯᱨᱩᱢ ᱠᱟᱱ ᱛᱟᱵᱚᱱᱟ ᱛᱚ ᱢᱮᱱᱠᱷᱟᱱ ᱢᱩᱪᱟᱹᱫ ᱮᱱᱟ ᱢᱤᱫ ᱢᱤᱫ ᱛᱮ ᱱᱚᱰᱮ ᱵᱚᱱ ᱧᱮᱞ ᱠᱮᱫᱟ ᱢᱤᱫᱴᱟᱝ ᱱᱟᱯᱟᱭ ᱢᱟᱪᱮᱫ ᱥᱮ ᱢᱤᱫᱴᱟᱝ ᱟᱫᱚᱨᱥᱚ ᱥᱤᱠᱠᱷᱚᱠᱟᱜ ᱪᱮᱫ ᱪᱮᱫ ᱜᱩᱱ ᱛᱟᱦᱮᱸ ᱫᱚᱨᱠᱟᱨ ᱛᱟᱭᱟ ᱱᱚᱣᱟᱧ ᱞᱟᱹᱭᱟᱫ ᱵᱚᱱᱟ ᱱᱚᱣᱟ ᱞᱟᱹᱭ ᱠᱟᱛᱮᱫ ᱥᱮ ᱱᱚᱣᱟ ᱟᱸᱡᱚᱢ ᱠᱟᱛᱮᱫ ᱪᱮᱫ ᱞᱮᱠᱟ ᱯᱮ ᱵᱩᱡᱷᱟᱹᱣ ᱠᱮᱫᱟ ᱚᱱᱟ ᱠᱚᱫᱚ ᱟᱯᱮ ᱜᱮ ᱠᱚᱢᱮᱱᱴ ᱛᱟᱞᱟ ᱛᱮᱯᱮ ᱞᱟᱹᱭ ᱛᱟᱵᱚᱱᱟ ᱛᱚ ᱟᱨ ᱢᱤᱫ ᱫᱷᱟᱣ ᱢᱩᱪᱟᱹᱫ ᱨᱤᱧ ᱞᱟᱹᱭ ᱟᱵᱚᱱ ᱜᱮ ᱢᱟᱪᱮᱫ ᱟᱹᱲᱟᱹ ᱠᱷᱚᱱᱟᱜ ᱜᱮ ᱢᱟᱪᱮᱫᱟᱜ ᱢᱤᱫ ᱱᱟᱯᱟᱭ ᱩᱯᱨᱩᱢ ᱥᱮ ᱱᱟᱯᱟᱭ ᱢᱟᱪᱮᱫ ᱠᱟᱱᱟ ᱱᱚᱣᱟ ᱨᱮᱱᱟᱜ ᱩᱯᱨᱩᱢᱴᱟᱜ ᱵᱚᱱ ᱧᱟᱢ ᱛᱟᱭᱟ ᱢᱟᱪᱮᱫ ᱥᱚᱢᱟᱱ ᱟᱢ ᱥᱚᱢᱟᱱ ᱦᱩᱭᱩᱜ ᱠᱟᱱᱟ ᱢᱟᱹᱱ ᱢᱚᱦᱚᱛ ᱛᱟᱦᱮᱱ ᱛᱟᱭᱢᱟ ᱟᱥᱚᱢᱟᱱ ᱟᱹᱠᱤᱞᱟᱱ ᱦᱚᱲᱮ ᱦᱩᱭᱩᱜ ᱢᱟ ᱛᱟᱨᱯᱚᱨᱮ ᱩᱪ ᱥᱚᱢᱟᱱ ᱪᱤᱨᱜᱟᱹᱞᱟᱱ ᱥᱮ ᱪᱮᱸᱜᱷᱟᱣᱟᱱ ᱦᱚᱲᱮ ᱥᱮ ᱪᱮᱸᱜᱷᱟᱣ ᱫᱟᱲᱮᱭᱟ ᱪᱤᱨᱜᱟᱹᱞ ᱫᱟᱲᱮᱭᱟᱠᱚ ᱢᱟᱭ ᱥᱮ ᱪᱮᱸᱜᱷᱟᱣ ᱫᱟᱲᱮᱭᱟᱠᱚ ᱢᱟᱭ ᱥᱟᱶᱛᱟ ᱛᱟᱞᱟᱨᱮ ᱟᱵᱚ ᱢᱟᱹᱱᱢᱤ ᱠᱚ ᱱᱤᱝᱠᱟᱹᱱ ᱦᱚᱲᱮ ᱦᱩᱭᱩᱜ ᱢᱟᱭ ᱛᱟᱨᱯᱚᱨᱮ ᱮ ᱮ ᱥᱚᱢᱟᱱ ᱪᱮᱫ ᱱᱟᱦᱟᱜ ᱠᱟᱱᱟ ᱮᱵᱷᱮᱱ ᱫᱟᱲᱮᱭᱟᱠᱚ ᱢᱟᱭ ᱥᱟᱶᱛᱟ ᱛᱟᱞᱟᱨᱮ ᱟᱵᱚᱨᱮᱱ ᱢᱟᱹᱱᱢᱤ ᱠᱚ ᱩᱫ ᱥᱚᱢᱟᱱ ᱦᱩᱭᱩᱜ ᱠᱟᱱᱟ ᱫᱟᱭᱟ ᱫᱩᱞᱟᱹᱲ ᱫᱤᱞ ᱫᱟᱲᱮ ᱛᱟᱦᱮᱱ ᱛᱟᱭᱢᱟ ᱢᱤᱫᱴᱟᱝ ᱢᱟᱪᱮᱫᱟᱜ ᱛᱚᱵᱮ ᱟᱱᱟ ᱩᱱᱤ ᱫᱚ ᱢᱤᱫᱴᱟᱝ ᱱᱟᱯᱟᱭ ᱢᱟᱪᱮᱫ ᱥᱮ ᱟᱫᱚᱨᱥᱚ ᱥᱤᱠᱠᱷᱚᱠ ᱞᱮᱠᱟᱛᱮ ᱩᱯᱨᱩᱢ ᱮ ᱧᱟᱢᱟᱭ ᱛᱚ ᱢᱮᱱᱠᱷᱟᱱ ᱛᱮᱦᱮᱧ ᱫᱚ ᱱᱩᱱᱟᱹᱜ ᱜᱮ ᱪᱮᱫ ᱞᱮᱠᱟ ᱯᱮ ᱵᱩᱡᱷᱟᱹᱣ ᱠᱮᱫᱟ ᱱᱚᱣᱟ ᱵᱷᱤᱰᱤᱭᱳ ᱛᱮᱦᱮᱧ ᱱᱚᱰᱮ ᱜᱮᱧ ᱢᱩᱪᱟᱹᱫ ᱠᱮᱫᱟ ᱟᱨᱦᱚᱸ ᱵᱚᱱ ᱧᱟᱯᱟᱢᱟ ᱫᱚᱥᱨᱟ ᱵᱷᱤᱰᱤᱭᱳ ᱨᱮ ᱛᱮᱦᱮᱧᱟᱜ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱱᱚᱣᱟ ᱚᱵᱚᱥᱥᱳᱭ ᱚᱵᱚᱥᱥᱳᱭ ᱠᱚᱢᱮᱱᱴ ᱠᱟᱛᱮ ᱯᱮ ᱵᱟᱲᱟᱭ ᱦᱚᱪᱚᱧᱟ ᱟᱨ ᱦᱮᱸ ᱚᱱᱟ ᱥᱟᱶᱛᱮ ᱡᱩᱫᱤ ᱵᱷᱟᱜᱮ ᱯᱮ ᱵᱩᱡᱷᱟᱹᱣ ᱠᱟᱜ ᱠᱷᱟᱱ ᱞᱟᱭᱤᱠ ᱟᱹᱛᱤᱧ ᱯᱮ ᱟᱨ ᱡᱩᱫᱤ ᱵᱟᱹᱲᱤᱡ ᱯᱮ ᱵᱩᱡᱷᱟᱹᱣ ᱠᱟᱜ ᱠᱷᱟᱱ ᱰᱤᱥᱞᱟᱭᱤᱠ ᱟᱹᱛᱤᱧ ᱯᱮ ᱛᱚ ᱢᱮᱱᱠᱷᱟᱱ ᱛᱮᱦᱮᱧ ᱫᱚ ᱱᱩᱱᱟᱹᱜ ᱜᱮ ᱟᱨ ᱦᱮᱸ ᱢᱩᱪᱟᱹᱫ ᱨᱮ ᱢᱤᱫᱴᱟᱝ ᱤᱧ ᱟᱨᱫᱟᱥᱟ ᱵᱟᱨ ᱵᱟᱨ ᱤᱧ ᱟᱨᱫᱟᱥᱟ ᱱᱤᱝᱠᱟᱹ ᱜᱮ ᱟᱨᱦᱚᱸ ᱵᱷᱤᱰᱤᱭᱳ ᱠᱚ ᱧᱟᱢ ᱞᱟᱹᱜᱤᱫ ᱛᱮ ᱤᱧᱟᱹᱜ ᱱᱚᱣᱟ ᱪᱮᱱᱮᱞ ᱟᱨ ᱚᱞᱛᱮ ᱥᱟᱵᱥᱠᱨᱟᱭᱤᱵ ᱵᱟᱴᱚᱱ ᱨᱮ ᱫᱟᱵᱟᱣ ᱛᱟᱵᱚᱱ ᱯᱮ ᱟᱨ ᱥᱟᱭᱤᱰ ᱨᱮᱱᱟᱜ ᱜᱷᱩᱱᱴᱤ ᱨᱮᱱᱟᱜ ᱵᱮᱞ ᱟᱭᱠᱚᱱ ᱦᱚᱸ ᱡᱚᱴᱮᱫ ᱫᱚᱨᱟ ᱛᱟᱵᱚᱱ ᱯᱮ ᱱᱚᱝᱠᱟ ᱜᱮ ᱫᱤᱱᱟᱹᱢ ᱫᱤᱱ ᱤᱧ ᱡᱟᱦᱟᱸ ᱛᱤᱱᱟᱹᱜ ᱜᱟᱱ ᱵᱷᱤᱰᱤᱭᱳᱧ ᱟᱯᱞᱳᱰᱟ ᱚᱱᱟ ᱟᱯᱮ ᱱᱳᱴᱤᱯᱷᱤᱠᱮᱥᱚᱱ ᱟᱠᱟᱨ ᱛᱟᱞᱟ ᱛᱮᱯᱮ ᱧᱟᱢ ᱛᱟᱵᱚᱱ ᱛᱚ ᱢᱟ ᱮᱱᱠᱷᱟᱱ ᱛᱮᱦᱮᱧ ᱫᱚ ᱱᱩᱱᱟᱹᱜ ᱜᱮ ᱛᱮᱦᱮᱧ ᱫᱚᱵᱚᱱ ᱢᱩᱪᱟᱹᱫ ᱞᱮᱜᱮ ᱢᱟ ᱮᱱᱠᱷᱟᱱ ᱥᱟᱱᱟᱢ ᱠᱚᱜᱮ ᱡᱚᱦᱟᱨ